ᱵᱟᱦᱟ ᱯᱚᱨᱚᱵᱽ ᱟᱨ ᱦᱳᱞᱤ ᱫᱚ ᱢᱤᱫ ᱜᱮᱛᱟ ᱵᱚᱱᱟ ᱥᱮ ᱟᱞᱟᱜᱽ ᱟᱞᱟᱜᱽ ᱜᱮᱛᱟ ᱵᱚᱱᱟ ᱦᱚᱲᱟᱜ ᱞᱮᱠᱷᱟ ᱨᱮᱫᱚ ᱦᱳᱞᱤ ᱫᱚ ᱵᱟᱝ ᱦᱚᱲ ᱞᱮᱠᱷᱟ ᱛᱮᱫᱚ ᱵᱟᱦᱟ ᱵᱟᱦᱟ ᱯᱚᱨᱚᱵᱽ ᱦᱩᱭᱩᱜ ᱠᱟᱱ ᱠᱷᱟᱱ ᱫᱚ ᱫᱟᱜ ᱟᱨ ᱦᱳᱞᱤ ᱫᱚᱠᱚ ᱢᱟᱱᱟᱣᱟ ᱫᱷᱩᱲᱤ ᱠᱚ ᱜᱟᱨᱫᱟ ᱠᱚ ᱞᱚᱥᱚᱫ ᱠᱚ ᱟᱨ ᱨᱚᱝ ᱦᱩᱭᱱᱟ ᱚᱱᱟ ᱫᱚ ᱫᱤᱠᱩ ᱠᱟᱛᱷᱟ ᱛᱮ ᱪᱟᱞᱟᱣ ᱤᱫᱤᱭᱮᱱᱟ ᱦᱚᱲᱟᱜ ᱛᱮᱫᱚ ᱱᱚᱣᱟ ᱫᱚ ᱵᱟᱝ ᱦᱚᱲ ᱫᱚ ᱮᱠᱫᱚᱢ ᱟᱵᱚ ᱫᱚ ᱥᱤᱫᱷᱟᱹ ᱫᱟᱜ ᱵᱟᱹᱲᱤᱦᱚᱸ ᱫᱟᱜ ᱡᱟᱦᱟᱸ ᱞᱮᱰ ᱥᱮᱰ ᱨᱮᱭᱟᱜ ᱫᱟᱜ ᱟᱹᱜᱩ ᱠᱟᱛᱮ ᱵᱟᱢ ᱪᱷᱤᱴᱠᱟᱹᱣᱟᱭᱟ ᱪᱟᱯᱟ ᱠᱚᱞ ᱠᱚ ᱟᱹᱜᱩ ᱠᱟᱛᱮ ᱟᱢ ᱫᱚ ᱫᱟᱜ ᱩᱱᱤ ᱫᱩᱞᱟᱭ ᱢᱮ ᱢᱤᱫ ᱞᱚᱴᱟ ᱤᱱᱟᱹᱜ ᱛᱮᱜᱮ ᱟᱵᱚᱣᱟᱜ ᱢᱟᱦᱟ ᱯᱚᱨᱚᱵᱽ ᱫᱚ ᱱᱤᱢᱟᱹᱜ ᱠᱟᱱ ᱛᱟᱵᱚᱱᱟ ᱥᱟᱱᱟᱢ ᱠᱚᱜᱮ ᱡᱚᱦᱟᱨ ᱟᱨ ᱛᱮᱦᱮᱧᱚᱜ ᱟᱞᱮᱭᱟᱜ ᱠᱟᱱ ᱛᱟᱞᱮᱭᱟ ᱵᱟᱦᱟ ᱯᱚᱨᱚᱵᱽ ᱛᱚ ᱦᱟᱨ ᱥᱟᱞ ᱱᱚᱣᱟ ᱵᱟᱦᱟ ᱯᱚᱨᱚᱵᱽ ᱞᱮ ᱢᱟᱱᱟᱣ ᱫᱟᱞᱮ ᱟᱨ ᱟᱵᱚ ᱟᱹᱫᱤᱵᱟᱹᱥᱤ ᱥᱟᱱᱛᱟᱞ ᱦᱚᱯᱚᱱᱟᱜ ᱵᱟᱦᱟ ᱯᱚᱨᱚᱵᱽ ᱟᱹᱰᱤ ᱫᱷᱩᱢᱫᱷᱟᱢ ᱛᱮ ᱦᱟᱨ ᱥᱟᱞ ᱢᱟᱱᱟᱣ ᱦᱩᱭᱩᱜ ᱠᱟᱱᱟ ᱛᱚ ᱛᱮᱦᱮᱧᱚᱜ ᱢᱤᱱᱟᱹᱧᱟ ᱟᱛᱳ ᱨᱮ ᱟᱨ ᱡᱚ ᱟᱛᱳ ᱥᱚᱢᱟᱡᱽ ᱨᱮᱱ ᱦᱚᱲ ᱢᱮᱱᱟᱜ ᱠᱚᱣᱟ ᱟᱨ ᱡᱚ ᱟᱵᱚᱨᱮᱱ ᱱᱟᱭᱠᱤ ᱵᱟᱵᱟ ᱢᱮᱱᱟᱭᱟ ᱟᱨ ᱥᱚᱸᱜᱮᱛᱮ ᱟᱛᱳ ᱥᱚᱢᱟᱡᱽ ᱨᱮᱱ ᱦᱚᱲ ᱦᱚᱸ ᱢᱮᱱᱟᱜ ᱠᱚᱣᱟ ᱛᱚ ᱛᱮᱦᱮᱧ ᱵᱚᱱ ᱵᱟᱲᱟᱭᱟ ᱱᱚᱣᱟ ᱵᱟᱦᱟ ᱯᱚᱨᱚᱵᱽ ᱟᱹᱠᱷᱤᱨ ᱵᱚᱱ ᱢᱟᱱᱟᱣ ᱫᱟᱵᱚᱱ ᱦᱟᱨ ᱥᱟᱞ ᱡᱮᱵᱚᱱ ᱢᱟᱱᱟᱣ ᱫᱟ ᱪᱮᱫᱟᱜ ᱵᱚᱱ ᱢᱟᱱᱟᱣ ᱫᱟ ᱪᱮᱫ ᱠᱟᱨᱚᱱ ᱛᱮᱵᱚᱱ ᱢᱟᱱᱟᱣ ᱫᱟ ᱥᱮ ᱱᱚᱣᱟ ᱯᱤᱪᱷᱮ ᱨᱮᱱᱟᱜ ᱠᱟᱹᱦᱱᱤ ᱪᱮᱫ ᱠᱟᱱᱟ ᱥᱮ ᱤᱱᱟᱹᱜ ᱫᱤᱱ ᱠᱷᱚᱱ ᱵᱚᱱ ᱢᱟᱱᱟᱣ ᱫᱟᱵᱚᱱ ᱛᱚ ᱱᱚᱣᱟ ᱨᱮᱱᱟᱜ ᱱᱤᱭᱚᱢ ᱫᱷᱚᱨᱚᱢ ᱪᱮᱫ ᱠᱟᱱᱟ ᱡᱚᱛᱚ ᱱᱩᱭ ᱟᱵᱚᱨᱮᱱ ᱱᱟᱭᱠᱮ ᱵᱟᱵᱟᱭ ᱞᱟᱹᱭ ᱵᱚᱱᱟ ᱛᱚ ᱡᱚᱛᱚ ᱠᱷᱚᱱ ᱢᱟᱨᱟᱝ ᱨᱮ ᱟᱢᱟᱜ ᱩᱯᱨᱩᱢ ᱞᱟᱹᱭ ᱛᱟᱢ ᱤᱧ ᱫᱚ ᱱᱟᱭᱠᱮ ᱵᱟᱵᱟ ᱨᱟᱡᱮᱥ ᱦᱟᱸᱥᱫᱟ ᱵᱟᱦᱟ ᱯᱩᱡᱟᱹ ᱫᱚ ᱦᱩᱭᱩᱜ ᱠᱟᱱᱟ ᱯᱷᱟᱹᱜᱩᱣᱟᱹ ᱵᱚᱱ ᱢᱟᱱᱟᱣ ᱫᱟ ᱫᱟᱜ ᱵᱚᱱ ᱫᱩᱞ ᱡᱚᱝᱟᱜ ᱠᱟᱱᱟ ᱟᱨ ᱪᱮᱫᱟᱜ ᱵᱚᱱ ᱢᱟᱱᱟᱣ ᱫᱟᱵᱚᱱ ᱱᱚᱣᱟ ᱵᱟᱦᱟ ᱯᱚᱨᱚᱵᱽ ᱟᱵᱚᱣᱟᱜ ᱡᱚ ᱦᱟᱨ ᱥᱟᱞ ᱨᱮᱱᱟᱜ ᱯᱚᱨᱚᱵᱽ ᱠᱟᱱ ᱛᱟᱵᱚᱱᱟ ᱪᱮᱫᱟᱜ ᱵᱚᱱ ᱢᱟᱱᱟᱣ ᱫᱟᱵᱚᱱ ᱛᱷᱚᱲᱟ ᱞᱟᱹᱭ ᱥᱚᱫᱚᱨ ᱠᱚᱢᱮ ᱥᱟᱹᱜᱩᱱ ᱯᱚᱨᱚᱵᱽ ᱵᱟᱦᱟ ᱯᱩᱡᱟᱹ ᱯᱚᱨᱚᱵᱽ ᱛᱚ ᱪᱮᱫᱟᱜ ᱵᱚᱱ ᱢᱟᱱᱟᱣ ᱫᱟᱵᱚᱱ ᱱᱚᱣᱟ ᱯᱚᱨᱚᱵᱽ ᱟᱹᱠᱷᱤᱨ ᱱᱩᱭ ᱟᱵᱚᱨᱮᱱ ᱱᱟᱭᱠᱮ ᱦᱟᱲᱟᱢ ᱢᱮᱱᱟᱭ ᱥᱚᱸᱜᱮ ᱛᱮ ᱱᱩᱭ ᱥᱟᱶᱛᱮ ᱛᱷᱚᱲᱟ ᱵᱚᱱ ᱜᱟᱞᱢᱟᱨᱟᱣᱟ ᱟᱨ ᱱᱩᱭ ᱞᱟᱹᱭ ᱵᱚᱱᱟ ᱡᱚᱛᱚᱣᱟᱜ ᱪᱮᱫᱟᱜ ᱵᱚᱱ ᱢᱟᱱᱟᱣ ᱫᱟᱵᱚᱱ ᱪᱮᱫ ᱞᱮᱠᱟ ᱱᱚᱣᱟ ᱱᱤᱭᱚᱢ ᱫᱷᱚᱨᱚᱢ ᱢᱮᱱᱟᱜ ᱛᱟᱵᱚᱱᱟ ᱥᱮᱫᱟᱭ ᱠᱷᱚᱱ ᱟᱹᱨᱤᱪᱟᱹᱞᱤ ᱢᱮᱱᱟᱜᱼᱟ ᱱᱚᱣᱟ ᱛᱤᱥ ᱠᱷᱚᱱ ᱫᱷᱟᱹᱨᱛᱤ ᱡᱟᱱᱟᱢ ᱠᱟᱱᱟ ᱩᱱ ᱦᱤᱞᱳᱜ ᱱᱚᱣᱟ ᱫᱚ ᱚᱠᱟ ᱫᱚᱭ ᱢᱮᱱᱮᱫ ᱱᱚᱣᱟ ᱫᱚ ᱟᱹᱫ ᱦᱤᱞᱳᱜ ᱠᱷᱚᱱ ᱢᱮᱱᱟᱜᱼᱟ ᱱᱚᱣᱟ ᱵᱟᱦᱟ ᱯᱩᱡᱟᱹ ᱫᱚ ᱟᱨ ᱯᱚᱨᱚᱵᱽ ᱫᱚ ᱟᱹᱫ ᱦᱤᱞᱳᱜ ᱠᱷᱚᱱ ᱟᱨ ᱛᱤᱱ ᱠᱷᱚᱱ ᱵᱚᱱ ᱵᱮᱨᱮᱞ ᱠᱟᱱ ᱩᱱ ᱠᱷᱚᱱ ᱢᱮᱱᱟᱜᱼᱟ ᱟᱨ ᱵᱚᱦᱩᱛ ᱤᱭᱟᱹᱛᱮ ᱫᱷᱩᱢᱫᱷᱟᱢ ᱜᱮ ᱢᱟᱱᱟᱜ ᱠᱟᱱᱟ ᱟᱨᱦᱚᱸ ᱟᱨᱦᱚᱸ ᱢᱮᱱᱟᱜ ᱠᱚᱣᱟ ᱥᱚᱸᱜᱮᱛᱮ ᱢᱚᱬᱮ ᱦᱚᱲ ᱠᱚ ᱛᱚ ᱩᱱᱠᱩ ᱛᱩᱞᱩᱡ ᱦᱚᱸ ᱛᱷᱚᱲᱟ ᱜᱟᱱ ᱠᱟᱛᱷᱟ ᱵᱚᱱ ᱵᱟᱲᱟᱭᱟ ᱪᱮᱫᱟᱜ ᱪᱮᱫ ᱞᱮᱠᱟ ᱵᱚᱱ ᱢᱟᱱᱟᱣ ᱫᱟᱵᱚᱱ ᱟᱨᱠᱤ ᱟᱹᱠᱷᱤᱨ ᱪᱮᱫ ᱞᱮᱠᱟ ᱵᱚᱱ ᱢᱟᱱᱟᱣ ᱮᱫᱟ ᱱᱚᱣᱟ ᱯᱚᱨᱚᱵᱽ ᱟᱨ ᱛᱤᱱᱟᱹᱜ ᱫᱤᱱ ᱠᱷᱚᱱ ᱵᱚᱱ ᱢᱟᱱᱟᱣ ᱫᱟᱵᱚᱱ ᱡᱚᱛᱚ ᱛᱷᱚᱲᱟ ᱜᱟᱱ ᱱᱩᱭ ᱞᱟᱹᱭ ᱵᱚᱱᱟᱭ ᱵᱟᱯᱞᱟ ᱵᱟᱝ ᱚᱲᱟᱜ ᱫᱟᱵ ᱦᱚᱸ ᱵᱟᱝ ᱚᱱᱟᱛᱮ ᱱᱚᱣᱟ ᱫᱚ ᱡᱚᱨᱩᱨᱤ ᱜᱮᱭᱟ ᱟᱪᱪᱷᱟ ᱱᱚᱣᱟ ᱵᱟᱦᱟ ᱯᱚᱨᱚᱵᱽ ᱨᱮᱱᱟᱜ ᱡᱚ ᱱᱤᱭᱚᱢ ᱠᱟᱱ ᱛᱟᱵᱚᱱᱟ ᱤᱱᱟᱹ ᱫᱤᱱ ᱠᱷᱚᱱ ᱟᱹᱫᱤᱢ ᱠᱷᱚᱱ ᱱᱤᱭᱚᱢ ᱪᱟᱞᱟᱣ ᱦᱤᱡᱩᱜ ᱠᱟᱱ ᱛᱟᱵᱚᱱᱟ ᱪᱮᱫ ᱞᱮᱠᱟ ᱱᱚᱣᱟ ᱱᱤᱭᱚᱢ ᱢᱮᱱᱟᱜ ᱛᱟᱵᱚᱱᱟ ᱛᱷᱚᱲᱟ ᱜᱟᱱ ᱞᱟᱹᱭ ᱥᱚᱫᱚᱨ ᱛᱟᱵᱚᱱ ᱢᱮ ᱱᱚᱣᱟ ᱫᱚ ᱴᱚᱞᱟ ᱠᱷᱚᱡ ᱡᱚᱜᱽ ᱢᱟᱺᱡᱷᱤ ᱯᱟᱨᱟᱱᱤᱠ ᱱᱟᱭᱠᱮ ᱦᱟᱲᱟᱢ ᱥᱚᱸᱜᱮ ᱛᱮᱠᱚ ᱪᱟᱞᱟᱜ ᱠᱟᱱᱟ ᱡᱟᱦᱮᱨ ᱛᱷᱟᱱ ᱛᱮ ᱟᱨ ᱚᱸᱰᱮ ᱠᱷᱚᱡ ᱯᱩᱡᱟᱹ ᱯᱟᱴ ᱠᱟᱛᱮ ᱚᱱᱠᱟ ᱠᱚ ᱨᱩᱣᱟᱹᱲ ᱠᱟᱱᱟ ᱟᱫᱚ ᱨᱩᱣᱟᱹᱲ ᱡᱚᱠᱷᱟᱡ ᱫᱚᱠᱚ ᱨᱩᱭᱟ ᱛᱩᱢᱫᱟᱜ ᱠᱚ ᱴᱟᱢᱟᱠ ᱠᱚ ᱟᱨ ᱮᱱᱮᱡ ᱠᱩᱲᱤ ᱠᱚᱠᱚ ᱛᱟᱦᱮᱱᱟ ᱠᱷᱟᱡ ᱩᱱᱠᱩ ᱦᱚᱸᱠᱚ ᱮᱱᱮᱡ ᱫᱟᱲᱮᱭᱟᱜ ᱠᱟᱱᱟ ᱟᱪᱪᱷᱟ ᱡᱚ ᱵᱟᱦᱟ ᱠᱟᱱ ᱛᱟᱵᱚᱱᱟ ᱡᱚ ᱢᱚᱛᱞᱚᱵ ᱥᱟᱨᱡᱚᱢ ᱵᱟᱦᱟ ᱛᱟᱵᱚᱱ ᱦᱮᱸ ᱩᱱᱠᱩ ᱫᱚ ᱞᱟᱹᱜᱤᱫ ᱫᱚ ᱥᱟᱨᱡᱚᱢ ᱵᱟᱦᱟ ᱢᱮᱱᱟᱜ ᱛᱟᱞᱮᱭᱟ ᱥᱟᱨᱡᱚᱢ ᱵᱟᱦᱟ ᱛᱮᱵᱚᱱ ᱵᱟᱦᱟᱭᱟ ᱵᱟᱦᱟᱭᱮᱫ ᱠᱚᱣᱟ ᱟᱨ ᱡᱚ ᱟᱵᱚᱣᱟᱜ ᱟᱪᱪᱷᱟ ᱱᱚᱣᱟ ᱡᱚ ᱟᱵᱚᱣᱟᱜ ᱵᱟᱦᱟ ᱯᱚᱨᱚᱵᱽ ᱠᱟᱱ ᱛᱟᱵᱚᱱᱟ ᱟᱨ ᱚᱠᱟ ᱫᱚ ᱪᱷᱟᱹᱛᱤᱠ ᱡᱟᱹᱛᱟ ᱢᱮᱱᱟᱜ ᱛᱟᱠᱚᱣᱟ ᱦᱳᱞᱤ ᱡᱚ ᱠᱚ ᱢᱮᱛᱟᱜ ᱠᱟᱱᱟ ᱠᱚ ᱴᱷᱤᱠ ᱜᱮᱭᱟ ᱛᱚ ᱢᱤᱫ ᱵᱟᱨ ᱦᱚᱲ ᱚᱱᱠᱟ ᱨᱚᱲᱤᱧ ᱟᱸᱡᱚᱢ ᱠᱟᱜ ᱠᱚᱣᱟ ᱪᱮᱫ ᱵᱚᱞᱮ ᱦᱳᱞᱤ ᱟᱨ ᱵᱟᱦᱟ ᱯᱚᱨᱚᱵᱽ ᱫᱚ ᱢᱤᱫ ᱜᱮᱭᱟ ᱛᱚ ᱪᱮᱫ ᱟᱢ ᱱᱚᱣᱟ ᱵᱟᱨᱮᱛᱮ ᱪᱮᱫ ᱮᱢ ᱢᱮᱱ ᱠᱮᱭᱟ ᱪᱮᱫ ᱵᱚᱞᱮ ᱥᱟᱹᱨᱤᱜᱮ ᱵᱟᱦᱟ ᱯᱚᱨᱚᱵᱽ ᱟᱨ ᱦᱳᱞᱤ ᱫᱚ ᱢᱤᱫ ᱜᱮᱛᱟ ᱵᱚᱱᱟ ᱥᱮ ᱟᱞᱟᱜᱽ ᱟᱞᱟᱜᱽ ᱜᱮᱛᱟ ᱵᱚᱱᱟ ᱦᱚᱲᱟᱜ ᱞᱮᱠᱷᱟ ᱨᱮᱫᱚ ᱦᱳᱞᱤ ᱫᱚ ᱵᱟᱝ ᱦᱚᱲ ᱞᱮᱠᱷᱟ ᱛᱮᱫᱚ ᱵᱟᱦᱟ ᱵᱟᱦᱟ ᱯᱚᱨᱚᱵᱽ ᱦᱩᱭᱩᱜ ᱠᱟᱱ ᱠᱷᱟᱡ ᱫᱚ ᱫᱟᱜ ᱟᱨ ᱦᱳᱞᱤ ᱫᱚᱠᱚ ᱢᱟᱱᱟᱣᱟ ᱫᱷᱩᱲᱤ ᱠᱚ ᱜᱟᱨᱫᱟ ᱠᱚ ᱞᱚᱥᱚᱫ ᱠᱚ ᱟᱨ ᱨᱚᱝ ᱦᱩᱭᱱᱟ ᱚᱱᱟ ᱫᱚ ᱫᱤᱠᱩ ᱠᱟᱛᱷᱟ ᱛᱮ ᱪᱟᱞᱟᱣ ᱤᱫᱤᱭᱮᱱᱟ ᱦᱚᱲᱟᱜ ᱛᱮᱫᱚ ᱱᱚᱣᱟ ᱫᱚ ᱵᱟᱝ ᱦᱚᱲ ᱫᱚ ᱮᱠᱫᱚᱢ ᱟᱵᱚ ᱫᱚ ᱥᱤᱫᱷᱟᱹ ᱫᱟᱜ ᱵᱟᱹᱲᱤᱦᱟᱹ ᱫᱟᱜ ᱡᱟᱦᱟᱸ ᱞᱮᱰ ᱥᱮᱰ ᱨᱮᱭᱟᱜ ᱫᱟᱜ ᱟᱹᱜᱩ ᱠᱟᱛᱮᱫ ᱵᱟᱢ ᱪᱷᱤᱴᱠᱟᱹᱣ ᱟᱭᱟ ᱪᱟᱯᱟ ᱠᱚᱞ ᱠᱚ ᱟᱹᱜᱩ ᱠᱟᱛᱮ ᱟᱢ ᱫᱚ ᱫᱟᱜ ᱩᱱᱤ ᱫᱩᱞᱟᱭ ᱢᱮ ᱢᱤᱫ ᱞᱚᱴᱟ ᱤᱱᱟᱹᱜ ᱛᱮᱜᱮ ᱟᱵᱚᱣᱟᱜ ᱢᱟᱦᱟ ᱯᱚᱨᱚᱵᱽ ᱫᱚ ᱱᱤᱢᱟᱹᱜ ᱠᱟᱱ ᱛᱟᱵᱚᱱᱟ ᱟᱨ ᱱᱚᱣᱟ ᱫᱚ ᱚᱠᱟ ᱡᱚ ᱠᱟᱱᱟ ᱟᱵᱚ ᱦᱚᱲ ᱥᱟᱱᱛᱟᱞ ᱥᱚᱢᱟᱡᱽ ᱨᱮᱱᱟᱜ ᱫᱚ ᱫᱟᱜ ᱠᱟᱱ ᱛᱟᱵᱚᱱᱟ ᱟᱨ ᱠᱩᱪ ᱱᱟ ᱠᱩᱪ ᱟᱵᱚ ᱢᱚᱛᱞᱚᱵ ᱦᱚᱞ ᱦᱳᱞᱤ ᱟᱨ ᱵᱟᱦᱟ ᱯᱚᱨᱚᱵᱽ ᱨᱮ ᱟᱹᱰᱤ ᱜᱮ ᱚᱱᱛᱚᱨ ᱢᱮᱱᱟᱜ ᱛᱟᱵᱚᱱᱟ ᱟᱪᱪᱷᱟ ᱪᱮᱫ ᱠᱚ ᱢᱮᱱᱟ ᱱᱚᱣᱟ ᱵᱟᱦᱟ ᱯᱚᱨᱚᱵᱽ ᱨᱮ ᱪᱮᱫ ᱠᱚ ᱱᱤᱭᱚᱢ ᱢᱮᱱᱟᱜ ᱛᱟᱵᱚᱱᱟ ᱪᱮᱫ ᱠᱚ ᱪᱮᱠᱟ ᱦᱩᱭᱩᱜ ᱠᱟᱱᱟ ᱟᱨ ᱪᱮᱫ ᱠᱩᱥᱤ ᱛᱮᱵᱚᱱ ᱢᱟᱱᱟᱣᱫᱟ ᱱᱚᱣᱟ ᱵᱟᱦᱟ ᱯᱚᱨᱚᱵᱽ ᱛᱷᱚᱲᱟ ᱱᱚᱣᱟ ᱫᱚ ᱡᱚᱵ ᱛᱚᱠ ᱟᱵᱚ ᱵᱟᱦᱟ ᱯᱚᱨᱚᱵᱽ ᱵᱟᱝ ᱦᱩᱭ ᱞᱮᱱᱠᱷᱟᱱ ᱵᱟᱝ ᱟᱵᱚ ᱫᱚ ᱵᱟᱯᱞᱟ ᱵᱤᱦᱟᱹ ᱦᱚᱸ ᱛᱟᱭᱚᱢ ᱜᱮᱠᱚ ᱱᱮᱰᱟᱭᱮᱫᱟ ᱟᱨ ᱪᱮᱫ ᱠᱩᱥᱤᱛᱮ ᱭᱟᱱᱤ ᱟᱹᱠᱷᱤᱨ ᱵᱟᱦᱟ ᱯᱚᱨᱚᱵᱽ ᱢᱟᱱᱟᱣ ᱫᱟᱵᱚᱱ ᱛᱚ ᱪᱮᱫᱟᱜ ᱵᱚᱱ ᱢᱟᱱᱟᱣ ᱱᱟᱣᱟ ᱥᱟᱠᱟᱢ ᱦᱩᱭᱩᱜ ᱠᱟᱱᱛᱮ ᱱᱟᱣᱟ ᱥᱟᱠᱟᱢ ᱦᱚᱸ ᱵᱟᱦᱟ ᱟᱹᱣᱨᱤ ᱯᱩᱡᱟᱹᱜ ᱫᱷᱤᱨᱤ ᱫᱚ ᱵᱟᱠᱚ ᱡᱚᱢ ᱧᱩᱣᱟᱜ ᱠᱟᱱᱟ ᱟᱫᱚ ᱚᱱᱟ ᱤᱭᱟᱹᱛᱮ ᱟᱵᱚ ᱫᱚ ᱵᱚᱱ ᱯᱩᱡᱟᱹᱭᱮᱫᱟ ᱟᱨ ᱵᱟᱦᱟ ᱯᱚᱨᱚᱵᱽ ᱵᱚᱱ ᱯᱩᱡᱟᱹᱭᱮᱫ ᱠᱟᱱ ᱠᱷᱟᱡ ᱛᱚ ᱟᱵᱚ ᱟᱲᱟᱜ ᱥᱟᱠᱟᱢ ᱵᱚᱱ ᱡᱚᱢ ᱫᱟᱲᱮᱭᱟᱜ ᱠᱟᱱᱟ ᱫᱟᱨᱮ ᱨᱮᱭᱟᱜ ᱫᱚ ᱟᱪᱪᱷᱟ ᱱᱚ ᱡᱚ ᱟᱵᱚᱨᱮᱱ ᱡᱚ ᱱᱟᱭᱠᱤ ᱵᱟᱵᱟ ᱠᱟᱱᱟᱭ ᱛᱚ ᱱᱤᱛᱚᱜ ᱡᱮᱥᱮ ᱢᱟᱱ ᱠᱮ ᱪᱚᱞᱚ ᱟᱵᱚ ᱱᱤᱛᱚᱜ ᱡᱟᱦᱮᱨ ᱛᱷᱟᱱ ᱠᱷᱚᱱ ᱵᱚᱱ ᱦᱮᱡ ᱱᱟᱵᱚᱱ ᱯᱩᱡᱟᱹ ᱵᱟᱲᱟ ᱠᱟᱛᱮ ᱛᱚ ᱱᱩᱭᱟᱜ ᱡᱚ ᱠᱟᱹᱢᱤ ᱞᱟᱦᱟ ᱥᱮᱫ ᱪᱮᱫ ᱠᱟᱹᱢᱤ ᱠᱟᱱ ᱛᱟᱭᱟ ᱟᱛᱳ ᱨᱮ ᱪᱟᱞᱟᱜ ᱮ ᱱᱩᱭᱟᱜ ᱠᱟᱹᱢᱤ ᱫᱚ ᱠᱟᱱᱟ ᱱᱚᱣᱟ ᱢᱩᱪᱟᱹᱫ ᱠᱷᱚᱡ ᱵᱚᱞᱚᱜ ᱦᱩᱭᱩᱜᱼᱟ ᱛᱚ ᱱᱚᱸᱰᱮ ᱠᱷᱚᱡ ᱜᱮ ᱡᱟᱸᱜᱟ ᱠᱚ ᱟᱹᱨᱩᱵᱮᱭᱟ ᱟᱨ ᱩᱱᱤ ᱫᱚ ᱵᱟᱨᱭᱟ ᱩᱱᱠᱤᱱᱟᱜ ᱥᱟᱹᱜᱩᱱ ᱴᱷᱤᱞᱤ ᱵᱟᱞᱟ ᱢᱮᱱᱟᱜ ᱠᱤᱱᱟ ᱩᱱᱠᱤᱱ ᱴᱷᱮᱱ ᱜᱮ ᱵᱟᱦᱟ ᱰᱟᱞᱣᱟᱜ ᱠᱚᱫᱚ ᱢᱮᱱᱟᱜᱼᱟ ᱥᱟᱹᱜᱩᱱ ᱴᱷᱤᱞᱤ ᱢᱮᱱᱟᱜᱼᱟ ᱵᱟᱦᱟ ᱰᱟᱹᱞᱤ ᱩᱢ ᱢᱮᱱᱟᱜᱼᱟ ᱚᱱᱟ ᱨᱮᱜᱮ ᱟᱨ ᱛᱤᱱᱟᱹᱜ ᱦᱚᱲ ᱡᱟᱸᱜᱟ ᱠᱚ ᱟᱹᱨᱩᱵᱮᱭᱟ ᱤᱱᱟᱹᱜ ᱦᱚᱲᱮ ᱦᱟᱹᱴᱤᱧ ᱵᱟᱲᱟᱣ ᱠᱟᱱᱟ ᱚᱸᱰᱮ ᱚᱸᱰᱮ ᱠᱷᱚᱱ ᱦᱟᱱᱟ ᱢᱩᱪᱟᱹᱫ ᱫᱷᱟᱹᱨᱤᱡ ᱟᱪᱪᱷᱟ ᱟᱨ ᱡᱚ ᱢᱚᱛᱞᱚᱵ ᱟᱵᱚᱨᱮᱱ ᱡᱚ ᱱᱟᱭᱠᱤ ᱦᱟᱲᱟᱢ ᱠᱟᱱᱟᱭ ᱱᱟᱭᱠᱤ ᱵᱟᱵᱟ ᱡᱚ ᱠᱟᱱᱟᱭ ᱩᱱᱤ ᱡᱟᱸᱜᱟ ᱠᱚ ᱟᱹᱨᱩᱵᱮᱭᱟ ᱛᱚ ᱚᱱᱟᱨᱮ ᱱᱤᱭᱚᱢ ᱪᱮᱫ ᱞᱮᱠᱟ ᱢᱮᱱᱟᱜᱼᱟ ᱪᱤᱞᱤ ᱠᱚ ᱟᱹᱨᱩᱵᱮᱭᱟ ᱠᱚ ᱵᱟᱹᱦᱩ ᱠᱩᱲᱤ ᱠᱚ ᱟᱹᱨᱩᱵᱮᱭᱟ ᱥᱮ ᱰᱟᱺᱜᱩᱣᱟᱹ ᱠᱩᱲᱤ ᱠᱚ ᱟᱹᱨᱩᱵᱮᱭᱟ ᱠᱚ

ᱟᱹᱨᱩᱵ ᱠᱮᱫᱮᱭᱟᱭ ᱵᱟᱦᱟᱭ ᱮᱢᱟ ᱫᱮᱭᱟ ᱜᱚᱪᱷᱟ ᱨᱮ ᱯᱟᱨᱚᱢ ᱪᱟᱞᱟᱜ ᱟᱭ ᱚᱱᱠᱟᱜᱮ ᱟᱹᱣᱨᱤ ᱠᱩᱞᱦᱤ ᱢᱩᱪᱟᱹᱫᱚᱜ ᱫᱷᱟᱹᱨᱤᱡ ᱩᱱᱤ ᱫᱚᱭ ᱪᱟᱞᱟᱜ ᱜᱮ ᱛᱟᱦᱮᱸᱫ ᱟᱫᱚ ᱚᱱᱛᱮ ᱠᱷᱚᱱᱞᱮ ᱟᱹᱜᱩᱭᱮᱭᱟ ᱛᱟᱭᱚᱢ ᱱᱟᱭᱠᱮ ᱦᱟᱲᱟᱢ ᱞᱮ ᱟᱫᱮᱨ ᱠᱟᱭᱟ ᱱᱚᱰᱮ ᱜᱮ ᱟᱭᱟᱜ ᱚᱲᱟᱜ ᱛᱮ ᱟᱨ ᱚᱱᱟ ᱵᱟᱫ ᱫᱚ ᱯᱷᱤᱨ ᱪᱮᱫ ᱪᱮᱠᱟ ᱦᱩᱭᱩᱜᱼᱟ ᱤᱱᱟᱹ ᱵᱟᱫ ᱫᱚ ᱚᱸᱰᱮ ᱠᱷᱚᱱ ᱜᱮ ᱨᱟᱹᱥᱠᱟᱹ ᱫᱚ ᱥᱩᱨᱩᱭᱮᱱᱟ ᱟᱨᱦᱚᱸ ᱵᱟᱦᱟ ᱯᱚᱨᱚᱵᱽ ᱢᱟᱱᱟᱣ ᱨᱮᱭᱟᱜ ᱦᱮᱸ ᱢᱟᱱᱟᱣ ᱨᱮᱭᱟᱜ ᱫᱚ ᱟᱪᱪᱷᱟ ᱪᱮᱫ ᱞᱮᱠᱟ ᱛᱮᱵᱚᱱ ᱢᱟᱱᱟᱣ ᱫᱟᱵᱚᱱ ᱱᱚᱣᱟ ᱯᱚᱨᱚᱵᱽ ᱡᱟᱹᱱᱤᱡ ᱡᱮᱥᱮ ᱪᱮᱫ ᱞᱮᱠᱟ ᱢᱟᱱᱟᱣ ᱦᱩᱭᱩᱜ ᱠᱟᱱᱟ ᱪᱮᱫ ᱞᱮᱠᱟ ᱢᱟᱱᱟᱣ ᱦᱩᱭᱩᱜᱼᱟ ᱯᱚᱨᱚᱵᱽ ᱪᱮᱫ ᱞᱮᱠᱟᱛᱮ ᱟᱵᱚᱣᱟᱜ ᱡᱮ ᱱᱤᱭᱚᱢ ᱪᱮᱫ ᱠᱟᱱ ᱛᱟᱵᱚᱱᱟ ᱚᱱᱟ ᱛᱷᱚᱲᱟ ᱜᱟᱱ ᱰᱤᱴᱮᱞ ᱧᱚᱜ ᱛᱮ ᱞᱟᱹᱭ ᱛᱟᱞᱟᱝ ᱢᱮ ᱱᱚᱣᱟ ᱫᱚᱵᱚᱱ ᱢᱟᱱᱟᱣ ᱟᱹᱜᱩᱭᱮᱫ ᱠᱟᱱᱟ ᱛᱮᱦᱮᱧ ᱫᱚ ᱱᱟᱭᱠᱮ ᱦᱟᱲᱟᱢ ᱢᱟᱺᱡᱷᱤ ᱦᱟᱲᱟᱢ ᱟᱨ ᱵᱟᱨᱭᱟ ᱫᱚ ᱥᱟᱹᱜᱩᱱ ᱴᱷᱤᱞᱤ ᱵᱟᱞᱟ ᱢᱮᱱᱟᱜ ᱠᱤᱱ ᱱᱩᱠᱩ ᱴᱷᱮᱱ ᱜᱮ ᱵᱷᱮᱫ ᱠᱟᱛᱷᱟ ᱫᱚ ᱢᱮᱱᱟᱜᱼᱟ ᱱᱩᱠᱩ ᱠᱚ ᱟᱹᱨᱩᱵ ᱥᱟᱯᱷᱟ ᱞᱮᱱᱠᱷᱟᱱ ᱜᱮ

ᱢᱟᱜᱽ ᱨᱮᱭᱟᱜ ᱪᱟᱵᱟᱭᱮᱱᱟ ᱞᱟᱦᱟ ᱥᱟᱞ ᱨᱮᱭᱟᱜ ᱯᱩᱡᱟᱹ ᱮᱱᱛᱮᱫ ᱮᱦᱚᱵ ᱥᱟᱞ ᱨᱮᱭᱟᱜ ᱱᱚᱣᱟ ᱫᱚ ᱯᱩᱡᱟᱹ ᱠᱟᱱᱟ ᱟᱨ ᱪᱮᱫ ᱠᱚ ᱢᱮᱱᱟ ᱯᱩᱡᱟᱹ ᱨᱮ ᱠᱩᱪ ᱱᱚᱣᱟ ᱦᱚᱸ ᱦᱩᱭ ᱫᱟᱲᱮᱭᱟᱜ ᱠᱟᱱᱟ ᱪᱮᱫ ᱵᱚᱞᱮ ᱟᱹᱠᱷᱤᱨ ᱯᱩᱡᱟᱹ ᱨᱮᱱᱟᱜ ᱡᱟᱹᱨᱩᱲ ᱡᱟᱦᱟᱱᱟᱜ ᱠᱟᱹᱦᱱᱤ ᱢᱮᱱᱟᱜᱼᱟ ᱡᱟᱹᱨᱩᱲ ᱠᱟᱨᱚᱱ ᱢᱮᱱᱟᱜᱼᱟ ᱡᱟᱦᱟᱱᱟᱜ ᱪᱮᱫᱟᱜ ᱠᱤᱱ ᱯᱩᱡᱟᱹᱭ ᱫᱟᱹᱠᱤᱱ ᱟᱵᱚ ᱟᱛᱳ ᱥᱚᱢᱟᱡᱽ ᱨᱮ ᱢᱚᱡᱽ ᱛᱟᱦᱮᱱ ᱞᱟᱹᱜᱤᱫ ᱪᱟᱥᱟᱵᱟᱥᱟ ᱢᱚᱡᱽ ᱦᱩᱭᱩᱜ ᱞᱟᱹᱜᱤᱫ ᱥᱮ ᱟᱨᱦᱚᱸ ᱮᱢᱟᱱ ᱛᱮᱭᱟᱜ ᱠᱟᱹᱦᱱᱤ ᱢᱮᱱᱟᱜᱼᱟ ᱡᱚ ᱪᱮᱫᱟᱜ ᱠᱤ ᱱᱚᱣᱟ ᱵᱷᱤᱰᱤᱭᱳ ᱨᱮ ᱟᱜᱟᱨ ᱡᱟᱹᱥᱛᱤ ᱟᱜᱟᱨ ᱰᱤᱴᱮᱞ ᱛᱮ ᱯᱩᱨᱟᱹ ᱟᱜᱟᱨᱤᱧ ᱞᱟᱹᱭ ᱯᱮᱭᱟᱹᱧ ᱛᱚ ᱵᱷᱤᱰᱤᱭᱳ ᱟᱹᱰᱤ ᱡᱤᱞᱤᱧᱚᱜᱼᱟ ᱛᱚ ᱚᱱᱟ ᱤᱭᱟᱹᱛᱮ ᱥᱚᱨᱴᱠᱟᱴ ᱨᱤᱧ ᱞᱟᱹᱭ ᱯᱮ ᱠᱟᱱᱟ ᱠᱟᱹᱦᱤ ᱱᱟ ᱠᱟᱹᱦᱤ ᱠᱩᱪ ᱟᱭᱢᱟ ᱠᱟᱛᱷᱟ ᱢᱮᱱᱟᱜᱼᱟ ᱟᱵᱚ ᱡᱚ ᱠᱤ ᱡᱟᱦᱮᱨ ᱛᱷᱟᱱ ᱵᱚᱱ ᱯᱩᱡᱟᱹᱜ ᱠᱟᱱᱟ ᱡᱚ ᱟᱵᱚᱨᱮᱱ ᱢᱟᱨᱟᱝ ᱵᱩᱨᱩ ᱟᱨ ᱡᱟᱦᱮᱨ ᱛᱷᱟᱱ ᱡᱚ ᱢᱮᱱᱟᱭ ᱛᱟᱵᱚᱱᱟ ᱡᱟᱦᱮᱨ ᱮᱨᱟ ᱡᱟᱦᱮᱨ ᱜᱚᱜᱚ ᱴᱷᱤᱠ ᱜᱮᱭᱟ ᱛᱚ ᱩᱱᱤ ᱡᱚ ᱵᱚᱱ ᱯᱩᱡᱟᱹᱣᱟᱭ ᱠᱟᱱᱟ ᱛᱚ ᱠᱟᱹᱦᱤ ᱱᱟ ᱠᱟᱹᱦᱤ ᱱᱚᱣᱟ ᱠᱟᱛᱷᱟ ᱢᱚᱛᱞᱚᱵ ᱱᱚᱣᱟ ᱯᱩᱡᱟᱹ ᱨᱮᱱᱟᱜ ᱠᱩᱪ ᱟᱛᱳ ᱛᱩᱞᱩᱡ ᱥᱚᱢᱵᱚᱱᱫᱷ ᱢᱮᱱᱟᱜ ᱛᱟᱵᱚᱱᱟ ᱟᱨ ᱪᱮᱫ ᱠᱚ ᱢᱮᱱᱟ ᱟᱭᱢᱟ ᱨᱚᱠᱚᱢᱟᱜ ᱠᱟᱛᱷᱟ ᱢᱮᱱᱟᱜᱼᱟ ᱟᱨ ᱱᱤᱛᱚᱜ ᱡᱚ ᱯᱩᱡᱟᱹ ᱵᱟᱫ ᱠᱟᱛᱮ ᱡᱚ ᱡᱚ ᱦᱩᱭᱩᱜᱼᱟ ᱡᱚ ᱢᱚᱛᱞᱚᱵ ᱱᱤᱭᱚᱢ ᱢᱮᱱᱟᱜᱼᱟ ᱚᱱᱟ ᱡᱚᱛᱚ ᱱᱤᱭᱚᱢ ᱯᱩᱨᱟᱹᱣ ᱠᱟᱛᱮ ᱩᱥᱠᱮ ᱵᱟᱫ ᱟᱯᱩ ᱟᱛᱳ ᱥᱚᱢᱟᱡᱽ ᱨᱮᱱ ᱦᱚᱲ ᱵᱚᱱ ᱮᱱᱮᱡ ᱟᱵᱚᱱ ᱥᱮᱨᱮᱧ ᱟᱵᱚᱱ ᱟᱨ ᱢᱚᱡᱽ ᱛᱮ ᱯᱚᱨᱚᱵᱽ ᱵᱚᱱ ᱢᱟᱱᱟᱣᱟ ᱟᱨ ᱟᱹᱠᱷᱤᱨ ᱠᱟᱛᱷᱟ ᱟᱢ ᱛᱩᱞᱩᱡ ᱢᱤᱫᱴᱮᱱ ᱱᱚᱣᱟ ᱠᱩᱞᱤ ᱥᱟᱱᱟᱭᱤᱫᱤᱧ ᱠᱟᱱᱟ ᱱᱚᱣᱟ ᱡᱮ ᱵᱚᱱ ᱯᱩᱡᱟᱹᱭᱮᱫ ᱠᱟᱱᱟ ᱵᱚᱱ ᱥᱮ ᱱᱚᱣᱟ ᱡᱮ ᱯᱚᱨᱚᱵᱽ ᱵᱚᱱ ᱢᱟᱱᱟᱣ ᱮᱫᱟ ᱱᱚᱣᱟ ᱛᱩᱞᱩᱡ ᱪᱮᱫ ᱢᱚᱛᱞᱚᱵ ᱪᱮᱫ ᱪᱮᱫ ᱥᱤᱠᱷᱱᱟᱹᱛ ᱵᱚᱱ ᱧᱟᱢ ᱫᱟᱵᱚᱱ ᱱᱚᱣᱟ ᱯᱩᱡᱟᱹ ᱠᱟᱛᱮ ᱟᱵᱚᱨᱮᱱ ᱫᱚ ᱥᱟᱱᱟᱢ ᱠᱷᱚᱱ ᱞᱟᱹᱴᱩ ᱫᱚ ᱡᱟᱦᱮᱨ ᱟᱭᱳ ᱡᱟᱦᱮᱨ ᱟᱭᱳ ᱡᱟᱦᱮᱨ ᱟᱭᱳ ᱱᱩᱭ ᱡᱩᱫᱤ ᱵᱟᱢ ᱯᱩᱡᱟᱹ ᱯᱟᱴ ᱞᱮᱠᱷᱟᱱ ᱫᱮᱭᱟ ᱜᱤᱰᱤ ᱠᱟᱭ ᱠᱷᱟᱡ ᱟᱛᱳ ᱜᱮ ᱟᱹᱣᱞᱟᱹᱜᱼᱟ ᱚᱱᱟ ᱤᱭᱟᱹᱛᱮ ᱱᱚᱣᱟ ᱫᱚ ᱱᱚᱣᱟ ᱯᱩᱡᱟᱹ ᱫᱚ ᱵᱟᱠᱚ ᱦᱤᱲᱤᱧ ᱮᱫᱟ ᱚᱱᱟᱛᱮ ᱵᱟᱠᱚ ᱦᱤᱲᱤᱧ ᱮᱫᱟ ᱥᱟᱱᱟᱢ ᱠᱷᱚᱱ ᱞᱟᱹᱴᱩ ᱡᱟᱦᱮᱨ ᱟᱭᱳ ᱠᱟᱱᱟ ᱩᱱᱤ ᱫᱚ ᱟᱨ ᱡᱟᱦᱮᱨ ᱟᱭᱳ ᱡᱚ ᱢᱮᱱᱟᱭ ᱛᱟᱵᱚᱱᱟ ᱟᱭᱢᱟ ᱨᱚᱠᱚᱢᱟᱜ ᱛᱮ ᱟᱭᱢᱟ ᱨᱚᱠᱚᱢᱟᱜ ᱡᱚ ᱵᱟᱨ ᱵᱤᱢᱟᱨᱤ ᱠᱟᱱᱟ ᱥᱮ ᱟᱭᱢᱟ ᱨᱚᱠᱚᱢᱟᱜ ᱡᱚ ᱪᱷᱟᱹᱛᱤ ᱦᱚᱲ ᱞᱟᱹᱜᱤᱫ ᱡᱚ ᱪᱷᱟᱹᱛᱤ ᱟᱵᱚ ᱡᱚ ᱦᱚᱲ ᱢᱚᱛᱞᱚᱵ ᱦᱚᱲ ᱦᱚᱯᱚᱱ ᱞᱟᱹᱜᱤᱫ ᱟᱵᱚ ᱟᱹᱫᱤᱵᱟᱹᱥᱤ ᱥᱚᱢᱟᱡᱽ ᱞᱟᱹᱜᱤᱫ ᱡᱚ ᱪᱷᱟᱹᱛᱤ ᱨᱩᱯ ᱨᱮ ᱡᱚ ᱟᱭᱢᱟ ᱨᱚᱠᱚᱢᱟᱜ ᱵᱤᱢᱟᱨᱤ ᱥᱮ ᱦᱟᱱᱟ ᱱᱚᱣᱟ ᱡᱚ ᱦᱩᱭᱩᱜ ᱠᱟᱱᱟ ᱚᱱᱟ ᱛᱩᱞᱩᱡ ᱵᱟᱧᱪᱟᱣᱮ ᱫᱚᱦᱚᱭᱮᱫ ᱵᱚᱱᱟ ᱥᱮ ᱟᱨᱦᱚᱸ ᱟᱭᱢᱟ ᱨᱚᱠᱚᱢᱟᱜ ᱠᱟᱛᱷᱟ ᱢᱮᱱᱟᱜᱼᱟ ᱛᱚ ᱛᱷᱚᱲᱟ ᱜᱟᱱ ᱱᱩᱭ ᱫᱟᱫᱟ ᱟᱨ ᱩᱱᱤ ᱜᱮ ᱞᱟᱹᱭ ᱵᱚᱱᱟ ᱞᱟᱦᱟ ᱥᱮᱫ ᱱᱩᱭ ᱜᱮ ᱡᱟᱦᱟᱸ ᱨᱮ ᱟᱭᱟᱜᱚ ᱟᱵᱚ ᱠᱚᱫᱚᱭ ᱵᱟᱧᱪᱟᱣ ᱫᱟᱲᱮᱭᱟᱵᱚᱱ ᱠᱟᱱᱟ ᱥᱟᱱᱟᱢ ᱠᱷᱚᱱ ᱢᱟᱨᱟᱝ ᱠᱟᱛᱷᱟ ᱫᱚ ᱚᱱᱟ ᱠᱟᱱᱟ ᱴᱚᱞᱟ ᱴᱟᱹᱴᱤ ᱨᱮ ᱨᱩᱣᱟᱹᱜ ᱟᱨ ᱡᱟᱦᱟᱱ ᱠᱚ ᱜᱤᱫᱟᱹᱨ ᱯᱤᱫᱟᱹᱨ ᱢᱟᱹᱭ ᱜᱟᱹᱭ ᱰᱟᱝᱨᱟ ᱢᱮᱨᱚᱢ ᱵᱷᱤᱰᱤ ᱥᱟᱱᱟᱢ ᱥᱟᱱᱟᱢ ᱜᱮ ᱩᱱᱤ ᱠᱚᱫᱚ ᱱᱚᱣᱟ ᱠᱚᱫᱚᱭ ᱨᱚᱠᱟᱣ ᱮᱫᱟ ᱵᱚᱞᱮ ᱟᱹᱛᱩ ᱪᱷᱟᱹᱛᱤᱠ ᱦᱩᱭᱩᱜ ᱠᱷᱟᱱ ᱩᱱᱤ ᱵᱟᱭ ᱦᱮᱡ ᱦᱚᱪᱚᱣᱟᱜᱼᱟ ᱚᱱᱟᱛᱮ ᱱᱚᱣᱟ ᱫᱚ ᱯᱩᱡᱟᱹ ᱜᱮ ᱞᱟᱜᱟᱜ ᱠᱟᱱᱟ ᱟᱪᱪᱷᱟ ᱱᱩᱭ ᱡᱚ ᱡᱟᱦᱮᱨ ᱜᱚᱜᱚ ᱡᱚᱵᱚᱱ ᱯᱩᱡᱟᱹᱣᱟᱭ ᱠᱟᱱᱟ ᱡᱟᱦᱮᱨ ᱮᱨᱟ ᱡᱟᱦᱮᱨ ᱜᱚᱜᱚ ᱛᱚ ᱱᱩᱭ ᱯᱩᱡᱟᱹ ᱨᱮᱫᱚ ᱪᱮᱫ ᱪᱮᱫ ᱠᱚ ᱥᱟᱢᱟᱱ ᱠᱚ ᱞᱟᱜᱟᱜ ᱠᱟᱱᱟ ᱛᱷᱚᱲᱟ ᱜᱟᱱ ᱞᱟᱹᱭ ᱛᱟᱞᱟᱝ ᱢᱮ ᱞᱟᱦᱟ ᱱᱚᱣᱟ ᱨᱮᱫᱚ ᱞᱟᱜᱟᱜ ᱠᱟᱱᱟ ᱟᱫᱽᱣᱟ ᱪᱟᱣᱞᱮ ᱞᱟᱹᱛᱤ ᱥᱩᱛᱟᱹᱢ ᱛᱚᱣᱟ ᱞᱟᱜᱟᱜ ᱠᱟᱱᱟ ᱟᱨ ᱯᱩᱡᱟᱹᱭ ᱞᱟᱹᱜᱤᱫ ᱞᱟᱹᱰᱩ ᱞᱟᱜᱟᱜ ᱠᱟᱱᱟ ᱟᱨ ᱯᱟᱨ ᱯᱟᱥᱟ ᱞᱟᱹᱜᱤᱫ ᱛᱤᱱᱟᱹᱜ ᱦᱚᱲ ᱡᱟᱨᱣᱟ ᱟᱠᱟᱱ ᱩᱱᱠᱩ ᱞᱟᱹᱜᱤᱫ ᱦᱚᱸ ᱞᱟᱜᱟᱜ ᱠᱟᱱᱟ ᱟᱫᱚ ᱱᱤᱭᱟᱹ ᱠᱚ ᱯᱩᱡᱟᱹ ᱯᱟᱴ ᱦᱩᱭ ᱠᱟᱛᱮ ᱜᱮ ᱡᱚᱢ ᱧᱩ ᱠᱟᱛᱮ ᱜᱮᱠᱚ ᱨᱩᱣᱟᱹᱲᱟ ᱚᱲᱟᱜ ᱛᱮᱫᱚ ᱵᱚᱞᱮ ᱛᱚ ᱱᱚᱣᱟ ᱡᱚ ᱟᱵᱚᱣᱟᱜ ᱡᱚ ᱦᱟᱨ ᱥᱟᱞ ᱨᱮᱱᱟᱜ ᱡᱚ ᱵᱟᱦᱟ ᱯᱚᱨᱚᱵᱽ ᱠᱟᱱ ᱛᱟᱵᱚᱱᱟ ᱛᱚ ᱛᱤᱱᱟᱹᱜ ᱫᱤᱱ ᱨᱮᱱᱟᱜ ᱛᱟᱞᱟ ᱛᱟᱦᱮᱱ ᱠᱟᱱ ᱛᱟᱵᱚᱱᱟ ᱭᱟᱱᱤ ᱛᱤᱱᱟᱹᱜ ᱫᱤᱱ ᱵᱚᱱ ᱢᱟᱱᱟᱣ ᱫᱟᱵᱚᱱ ᱱᱚᱣᱟ ᱯᱚᱨᱚᱵᱽ ᱱᱚᱣᱟ ᱯᱚᱨᱚᱵᱽ ᱫᱚ ᱟᱵᱚ ᱦᱚᱲ ᱦᱚᱯᱚᱱᱟᱜ ᱫᱚ ᱵᱟᱨ ᱫᱤᱱ ᱟᱨ ᱫᱤᱠᱩ ᱦᱚᱯᱚᱱᱟᱜ ᱫᱚ ᱚᱠᱟ ᱫᱚ ᱯᱩᱱ ᱫᱤᱱ ᱦᱚᱸᱠᱚ ᱢᱟᱱᱟᱣᱫᱟ ᱯᱮ ᱫᱤᱱ ᱦᱚᱸᱠᱚ ᱢᱟᱱᱟᱣᱫᱟ ᱢᱮᱱᱠᱷᱟᱱ ᱟᱵᱚᱣᱟᱜ ᱫᱚ ᱵᱟᱨ ᱫᱤᱱ ᱜᱮ ᱦᱩᱭᱩᱜ ᱠᱟᱱᱟ ᱛᱮᱦᱮᱧ ᱯᱩᱡᱟᱹ ᱦᱩᱭᱮᱱ ᱠᱷᱟᱱ ᱜᱟᱯᱟ ᱫᱚ ᱢᱩᱪᱟᱹᱫᱚᱜᱼᱟ ᱜᱟᱯᱟ ᱧᱩᱛ ᱵᱮᱲᱟ ᱛᱮ ᱢᱩᱪᱟᱹᱫᱚᱜᱼᱟ ᱚᱱᱟ ᱠᱷᱚᱱ ᱵᱟᱹᱲᱛᱤ ᱫᱚ ᱵᱟᱝ ᱦᱤᱞᱤᱭᱟ ᱥᱟᱹᱜᱟᱹᱭ ᱚᱠᱟ ᱫᱚ ᱵᱟᱭ ᱯᱟᱲᱟᱣ ᱟᱠᱟᱱ ᱠᱷᱟᱡ ᱫᱚᱥᱟᱨ ᱦᱤᱞᱳᱜ ᱦᱚᱸ ᱟᱹᱭᱩᱵ ᱵᱮᱲᱟ ᱦᱚᱸ ᱫᱟᱜ ᱫᱩᱞ ᱫᱟᱲᱮᱣᱟᱭ ᱠᱟᱱᱟ ᱫᱟᱜ ᱫᱩᱞ ᱫᱟᱲᱮᱣᱟᱭ ᱠᱟᱱᱟ ᱦᱮᱸ ᱵᱚᱞᱮ ᱩᱱᱤ ᱵᱟᱭ ᱫᱤᱥᱟᱹ ᱞᱮᱫᱟ ᱵᱚᱞᱮ ᱛᱤᱠᱤᱱ ᱵᱟᱹᱧ ᱧᱟᱢ ᱞᱮᱫᱮᱭᱟ ᱟᱪᱪᱷᱟ ᱵᱟᱦᱟ ᱯᱚᱨᱚᱵᱽ ᱨᱮᱱᱟᱜ ᱱᱤᱭᱚᱢ ᱫᱚ ᱪᱮᱫ ᱠᱟᱱᱟ ᱱᱚᱣᱟ ᱠᱚᱨᱮᱱᱟᱜ ᱥᱟᱹᱜᱟᱹᱭ ᱪᱮᱫ ᱞᱮᱠᱟᱱ ᱠᱚ ᱡᱮᱥᱮ ᱦᱟᱨᱟ ᱡᱩᱣᱟᱹᱱ ᱠᱚᱲᱟ ᱠᱚ ᱢᱮᱱᱟᱜ ᱠᱚᱣᱟ ᱥᱮ ᱟᱨᱦᱚᱸ ᱟᱛᱳ ᱥᱚᱢᱟᱡᱽ ᱨᱮᱱ ᱡᱚ ᱦᱚᱲ ᱢᱮᱱᱟᱜ ᱵᱚᱱᱟ ᱛᱚ ᱚᱠᱟ ᱟᱫᱷᱟᱨ ᱛᱮᱵᱚᱱ ᱫᱟᱜ ᱠᱚᱵᱚᱱ ᱫᱩᱞ ᱟᱠᱚ ᱠᱟᱱᱟ ᱪᱮᱫ ᱞᱮᱠᱟ ᱟᱫᱷᱟᱨ ᱛᱮᱵᱚᱱ ᱦᱤᱞᱤᱭᱟ ᱥᱟᱹᱜᱟᱹᱭ ᱴᱷᱮᱡ ᱥᱮ ᱜᱚᱲᱚᱢᱤᱭᱟ ᱥᱟᱹᱜᱟᱹᱭ ᱥᱮ ᱪᱮᱫ ᱞᱮᱠᱟ ᱟᱨᱦᱚᱸ ᱟᱭᱢᱟ ᱨᱚᱠᱚᱢᱟᱜ ᱛᱷᱚᱲᱟ ᱜᱟᱱ ᱞᱟᱹᱭ ᱛᱟᱞᱟᱝ ᱢᱮ ᱱᱚᱣᱟ ᱵᱟᱨᱮᱛᱮ ᱞᱟᱹᱭ ᱱᱚᱣᱟ ᱫᱚ ᱞᱟᱦᱟ ᱥᱟᱹᱜᱟᱹᱭ ᱫᱚ ᱯᱟᱞᱮ ᱫᱚᱭ ᱦᱤᱞᱤᱭᱟ ᱤᱱᱟᱹ ᱵᱟᱫ ᱫᱚ ᱛᱮᱧᱟᱭᱟ ᱵᱟᱭ ᱧᱟᱢᱮ ᱠᱷᱟᱡ ᱫᱚ ᱜᱚᱲᱚᱢᱮᱭᱟ ᱱᱤᱭᱟᱹ ᱯᱮᱭᱟ ᱥᱟᱹᱜᱟᱹᱭ ᱜᱮ ᱢᱮᱱᱟᱜᱼᱟ ᱵᱟᱹᱲᱛᱤ ᱫᱚ ᱵᱟᱹᱱᱩᱜᱼᱟ ᱟᱨ ᱡᱟᱦᱟᱸᱭᱮᱢ ᱚᱨ ᱠᱟᱛᱮ ᱦᱚᱸ ᱵᱟᱝ ᱠᱩᱥᱤ ᱠᱩᱥᱤᱛᱮ ᱟᱢ ᱦᱚᱸ ᱫᱩᱞᱟᱭ ᱢᱮ ᱢᱤᱫ ᱞᱚᱴᱟ ᱫᱟᱜ ᱟᱢ ᱦᱚᱸᱭ ᱫᱩᱞᱟᱜ ᱢᱮᱭᱟ ᱟᱢ ᱦᱚᱸᱢ ᱫᱩᱞ ᱟᱫᱮᱭᱟ ᱟᱫᱚ ᱱᱤᱭᱟᱹ ᱠᱚ ᱢᱟᱨᱟᱝ ᱠᱟᱛᱷᱟ ᱜᱮ ᱟᱵᱚ ᱠᱚᱫᱚ ᱵᱚᱞᱮ ᱱᱤᱛ ᱫᱷᱟᱹᱨᱤᱡ ᱫᱚ ᱵᱟᱹᱲᱤᱭᱟᱹ ᱢᱮᱱᱟᱜ ᱵᱚᱱᱟ ᱫᱤᱠᱩ ᱠᱚᱫᱚ ᱨᱚᱝᱚᱜ ᱟᱭ ᱞᱚᱥᱚᱫ ᱮ ᱪᱟᱯᱟᱫ ᱮᱭᱟ ᱦᱟᱸᱰᱟ ᱪᱮᱫ ᱪᱚ ᱠᱚᱪᱚᱭ ᱪᱤᱠᱟᱹᱭᱟ ᱮᱱᱛᱮᱫ ᱫᱷᱤᱨᱤ ᱛᱮᱦᱚᱸᱭ ᱪᱟᱯᱟᱫᱮᱭᱟ ᱢᱮᱱᱠᱷᱟᱱ ᱟᱵᱚ ᱦᱚᱲ ᱦᱚᱯᱚᱱ ᱫᱚ ᱱᱚᱝᱠᱟ ᱫᱚ ᱵᱟᱝ ᱠᱟᱱᱟ ᱟᱵᱚ ᱦᱚᱲ ᱦᱚᱯᱚᱱ ᱫᱚ ᱯᱩᱡᱟᱹ ᱯᱟᱴ ᱠᱟᱛᱮᱫ ᱦᱮᱡ ᱮᱱᱟ ᱫᱟᱜ ᱜᱮ ᱛᱚᱣᱟ ᱜᱮ ᱢᱮᱱᱟᱜ ᱛᱟᱭᱟ ᱩᱱᱤ ᱴᱷᱮᱱ ᱟᱨ ᱠᱚ ᱫᱟᱜ ᱫᱩᱞ ᱡᱚᱝᱟᱜᱼᱟ ᱚᱠᱚᱭ ᱜᱟᱱᱚᱜ ᱦᱚᱲ ᱫᱚ ᱫᱟᱜ ᱠᱚ ᱫᱩᱞ ᱡᱚᱝᱟᱜᱼᱟ ᱟᱨ ᱫᱮᱱᱟ ᱦᱚᱧᱦᱟᱨ ᱨᱮᱭᱟᱜ ᱫᱚ ᱵᱟᱠᱚ ᱫᱩᱞ ᱡᱚᱝᱟᱜᱼᱟ ᱚᱱᱟ ᱫᱚᱠᱚ ᱫᱩᱞ ᱡᱚᱝᱟᱜᱼᱟ ᱦᱤᱞᱤᱭᱟ ᱜᱚᱲᱚᱢᱮᱭᱟ ᱢᱟᱱᱮ ᱞᱟᱸᱫᱟᱭᱟ ᱥᱟᱹᱜᱟᱹᱭ ᱜᱮ ᱞᱟᱸᱫᱟᱭᱟ ᱥᱟᱹᱜᱟᱹᱭ ᱜᱮ ᱞᱟᱸᱫᱟᱭᱟ ᱥᱟᱹᱜᱟᱹᱭ ᱞᱟᱸᱫᱟᱭᱟ ᱥᱟᱹᱜᱟᱹᱭ ᱜᱮ ᱛᱮᱠᱚ ᱟᱭᱢᱟ ᱠᱟᱛᱷᱟ ᱱᱩᱭ ᱟᱵᱚᱨᱮᱱ ᱡᱚ ᱟᱛᱳ ᱨᱮᱱ ᱦᱚᱲ ᱠᱟᱱᱟᱭ ᱥᱮ ᱟᱛᱳ ᱨᱮ ᱱᱩᱭ ᱢᱮᱱ ᱢᱟᱺᱡᱷᱤ ᱦᱟᱲᱟᱢ ᱠᱟᱱ ᱛᱟᱞᱮᱭᱟᱭ ᱴᱷᱤᱠ ᱜᱮᱭᱟ ᱛᱚ ᱟᱭᱢᱟ ᱠᱟᱛᱷᱟ ᱱᱩᱭ ᱱᱩᱭ ᱦᱚᱛᱮ ᱵᱚᱱ ᱵᱟᱲᱟᱭ ᱠᱮᱫᱟ ᱵᱚᱱ ᱪᱮᱫ ᱞᱮᱠᱟ ᱟᱵᱚ ᱥᱟᱱᱛᱟᱞ ᱥᱚᱢᱟᱡᱽ ᱨᱮ ᱪᱮᱫ ᱞᱮᱠᱟ ᱱᱤᱭᱚᱢ ᱫᱷᱚᱨᱚᱢ ᱢᱮᱱᱟᱜ ᱛᱟᱵᱚᱱᱟ ᱪᱮᱫ ᱞᱮᱠᱟ ᱵᱟᱦᱟ ᱯᱚᱨᱚᱵᱽ ᱵᱚᱱ ᱢᱟᱱᱟᱣ ᱫᱟᱵᱚᱱ ᱟᱨ ᱡᱟᱥᱴ ᱱᱤᱛᱚᱜ ᱢᱤᱫ ᱜᱷᱟᱹᱲᱤ ᱞᱟᱦᱟ ᱜᱮ ᱡᱟᱦᱮᱨ ᱛᱷᱟᱱ ᱠᱷᱚᱱ ᱞᱮ ᱦᱤᱡᱩᱜ ᱠᱟᱱᱟ ᱞᱮ ᱯᱩᱡᱟᱹ ᱠᱟᱛᱮ ᱛᱚ ᱟᱭᱢᱟ ᱨᱚᱠᱚᱢ ᱱᱩᱭ ᱥᱟᱛᱮ ᱜᱟᱞᱢᱟᱨᱟᱣ ᱦᱩᱭᱱᱟ ᱟᱭᱢᱟ ᱨᱚᱠᱚᱢᱟᱜ ᱠᱟᱛᱷᱟᱭ ᱞᱟᱹᱭᱟᱫ ᱵᱚᱱᱟ ᱟᱵᱚ ᱥᱟᱱᱛᱟᱞ ᱥᱚᱢᱟᱡᱽ ᱵᱟᱨᱮᱛᱮ ᱪᱮᱫ ᱞᱮᱠᱟ ᱱᱤᱭᱚᱢ ᱢᱮᱱᱟᱜ ᱛᱟᱵᱚᱱᱟ ᱪᱮᱫ ᱞᱮᱠᱟ ᱵᱟᱦᱟ ᱯᱚᱨᱚᱵᱽ ᱵᱚᱱ ᱢᱟᱱᱟᱣ ᱫᱟᱵᱚᱱ ᱡᱚᱛᱚ ᱠᱟᱛᱷᱟ ᱟᱭᱢᱟ ᱵᱟᱹᱲᱤᱭᱟᱹ ᱰᱷᱚᱝ ᱛᱮᱭ ᱞᱟᱹᱭᱟᱫ ᱵᱚᱱᱟᱭ ᱛᱚ ᱟᱜᱟᱨ ᱟᱯᱮ ᱦᱚᱸ ᱱᱚᱣᱟ ᱤᱧᱟᱹᱜ ᱵᱷᱤᱰᱤᱭᱳ ᱯᱮ ᱧᱮᱞ ᱠᱮᱫ ᱠᱷᱟᱡ ᱛᱚ ᱟᱨ ᱧᱮᱞ ᱠᱟᱛᱮ ᱢᱚᱡᱽ ᱯᱮ ᱵᱩᱡᱷᱟᱹᱣ ᱠᱮᱫ ᱠᱷᱟᱡ ᱛᱚ ᱵᱷᱤᱰᱤᱭᱳ ᱥᱮᱭᱟᱨ ᱯᱮ ᱟᱨ ᱞᱟᱭᱤᱠ ᱦᱚᱸ ᱞᱟᱭᱤᱠ ᱛᱟᱵᱚᱱ ᱯᱮ ᱟᱨ ᱱᱚᱣᱟ ᱤᱧᱟᱹᱜ ᱪᱮᱱᱮᱞ ᱯᱮ ᱱᱟᱣᱟ ᱠᱷᱟᱡ ᱛᱚ ᱪᱮᱱᱮᱞ ᱦᱚᱸ ᱥᱟᱵᱥᱠᱨᱟᱭᱤᱵ ᱛᱟᱵᱚᱱ ᱯᱮ ᱟᱨ ᱱᱚᱝᱠᱟᱱᱟᱜ ᱵᱷᱤᱰᱤᱭᱳ ᱟᱯᱮ ᱥᱟᱢᱟᱝ ᱨᱮ ᱟᱨᱦᱚᱸᱧ ᱟᱹᱜᱩ ᱥᱮᱴᱮᱨ ᱛᱟᱵᱚᱱᱟ ᱛᱚ ᱛᱮᱦᱮᱧᱚᱜ ᱵᱷᱤᱰᱤᱭᱳ ᱫᱚ ᱱᱤᱱᱟᱹᱜ ᱫᱷᱟᱹᱵᱤᱡ ᱜᱮ ᱢᱟ ᱛᱚᱵᱮ ᱥᱟᱱᱟᱢ ᱠᱚᱜᱮ ᱡᱚᱦᱟᱨ